ᱡᱚᱦᱟᱨ ᱜᱮ ᱜᱟᱛᱮ ᱠᱚ ᱛᱮᱦᱮᱧᱟᱜ ᱵᱷᱤᱰᱤᱭᱳ ᱨᱮᱫᱚ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱨᱮ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱜᱚᱢᱠᱮ ᱛᱟᱹᱠᱤᱱᱟᱜ ᱵᱤᱥᱚᱭ ᱛᱮ ᱛᱤᱱᱟᱹᱜ ᱜᱟᱱ ᱠᱩᱠᱞᱤ ᱞᱟᱹᱱᱟᱹᱭ ᱞᱤᱧ ᱟᱹᱜᱩ ᱟᱠᱟᱫᱼᱟ ᱛᱚ ᱡᱟᱹᱥᱛᱤ ᱵᱟᱝ ᱯᱚᱞᱚᱢ ᱠᱟᱛᱮ ᱫᱮᱞᱟ ᱛᱚᱵᱮ ᱵᱚ ᱮᱦᱚᱵ ᱞᱮᱜᱮ ᱛᱮᱦᱮᱧᱟᱜ ᱵᱷᱤᱰᱤᱭᱳ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱛᱤᱠᱤᱱ ᱫᱚ ᱛᱤᱥ ᱠᱤᱱ ᱡᱟᱱᱟᱢ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱜᱚᱢᱠᱮ ᱛᱤᱠᱤᱱ ᱫᱚ ᱤᱝᱨᱟᱹᱡᱤ ᱢᱟᱹᱦᱤᱛ ᱯᱩᱭᱞᱩ ᱡᱟᱱᱩᱣᱟᱨᱤ ᱜᱮ ᱟᱨᱮ ᱥᱟᱭ ᱯᱮ ᱜᱮᱞ ᱢᱚᱬᱮ ᱥᱟᱞ ᱨᱮᱠᱤᱱ ᱡᱟᱱᱟᱢ ᱞᱮᱱᱟ᱾ ᱫᱚᱥᱟᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱᱟᱜ ᱟᱹᱛᱩ ᱧᱩᱛᱩᱢ ᱫᱚ ᱪᱮᱫ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱜᱚᱢᱠᱮ ᱛᱤᱠᱤᱱᱟᱜ ᱟᱹᱛᱩ ᱧᱩᱛᱩᱢ ᱫᱚ ᱦᱩᱭᱩᱜ ᱠᱟᱱᱟ ᱥᱮᱭᱟᱢᱯᱩᱨ ᱛᱮᱥᱟᱨ ᱠᱩᱠᱞᱤ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱛᱤᱠᱤᱱ ᱫᱚ ᱚᱠᱟ ᱯᱚᱱᱚᱛ ᱨᱮᱱ ᱠᱟᱱᱟ ᱠᱤᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱜᱚᱢᱠᱮ ᱛᱤᱠᱤᱱ ᱫᱚ ᱯᱚᱪᱷᱤᱢ ᱵᱟᱝᱞᱟ ᱨᱮᱱ ᱠᱟᱱᱟ ᱠᱤᱱ ᱯᱩᱱ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱨᱤᱱ ᱟᱯᱟᱛ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱛᱤᱠᱤᱱ ᱨᱤᱱ ᱟᱯᱟᱛ ᱧᱩᱛᱩᱢ ᱫᱚ ᱠᱟᱞᱤᱨᱟᱢ ᱦᱮᱢᱵᱨᱚᱢ ᱢᱚᱬᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱨᱤᱱ ᱟᱭᱳ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱨᱤᱱ ᱟᱭᱳᱣᱟᱜ ᱧᱩᱛᱩᱢ ᱫᱚ ᱦᱩᱭᱩᱜ ᱠᱟᱱᱟ ᱥᱩᱨᱯᱟ ᱦᱮᱢᱵᱨᱚᱢ ᱛᱩᱨᱩᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱨᱤᱱ ᱚᱲᱟᱜ ᱦᱚᱲᱟᱜ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱨᱮᱱ ᱚᱲᱟᱜ ᱦᱚᱲᱟᱜ ᱧᱩᱛᱩᱢ ᱫᱚ ᱦᱩᱭᱩᱜ ᱠᱟᱱᱟ ᱦᱚᱨᱤᱯᱨᱤᱭᱟ ᱦᱮᱢᱵᱨᱚᱢ᱾ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱫᱚ ᱛᱤᱥ ᱫᱤᱥᱚᱢ ᱯᱟᱨᱜᱟᱱᱟ ᱵᱷᱟᱹᱨᱤᱭᱟᱹ ᱫᱚᱠᱤᱱ ᱜᱚᱜ ᱞᱮᱫᱼᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱰᱤᱥᱮᱢᱵᱚᱨ ᱪᱟᱸᱫᱚ ᱵᱟᱨ ᱦᱟᱡᱟᱨ ᱜᱮᱞ ᱯᱮ ᱥᱟᱞ ᱨᱮ ᱫᱤᱥᱚᱢ ᱯᱟᱨᱜᱟᱱᱟ ᱵᱷᱟᱹᱨᱭᱟᱹ ᱫᱚᱠᱤᱱ ᱜᱚᱜ ᱞᱮᱫᱼᱟ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱟᱹᱠᱤᱱ ᱫᱚ ᱛᱤᱥ ᱟᱨ ᱚᱠᱟ ᱥᱤᱨᱯᱷᱟᱹ ᱠᱤᱱ ᱧᱟᱢ ᱟᱠᱟᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱨ ᱦᱟᱡᱟᱨ ᱜᱮᱞ ᱵᱟᱨ ᱥᱟᱞ ᱨᱮ ᱨᱟᱢᱫᱟᱥ ᱴᱩᱰᱩ ᱨᱟᱹᱥᱠᱟᱹ ᱥᱤᱨᱯᱷᱟᱹ ᱚᱞ ᱤᱱᱰᱤᱭᱟ ᱥᱟᱱᱛᱟᱞᱤ ᱨᱟᱭᱴᱟᱨᱥ ᱟᱥᱳᱥᱤᱭᱮᱥᱚᱱ ᱡᱷᱟᱲᱜᱨᱟᱢ ᱯᱚᱪᱷᱤᱢ ᱵᱟᱝᱞᱟ ᱥᱮᱫ ᱠᱷᱚᱱ᱾ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱽᱨᱚᱢ ᱛᱤᱠᱤᱱ ᱫᱚ ᱤᱭᱩ ᱮᱥ ᱮ ᱨᱮᱭᱟᱜ ᱚᱠᱟ ᱭᱩᱱᱤᱵᱷᱚᱨᱥᱤᱴᱤ ᱨᱮᱠᱤᱱ ᱚᱞᱚᱜ ᱠᱟᱱ ᱛᱟᱦᱮᱸᱫ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱭᱩ ᱮᱥ ᱮ ᱨᱮᱭᱟᱜ ᱠᱟᱞᱤᱯᱷᱚᱨᱱᱤᱭᱟ ᱤᱭᱩᱱᱤᱵᱷᱚᱨᱥᱤᱴᱤ ᱨᱮᱠᱤᱱ ᱚᱞᱚᱜ ᱠᱟᱱ ᱛᱟᱦᱮᱱ ᱜᱮᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱥᱟᱱᱛᱟᱲ ᱛᱮᱠᱤᱱ ᱚᱞ ᱟᱠᱟᱫ ᱯᱮᱭᱟ ᱯᱚᱛᱚᱵ ᱨᱮᱭᱟᱜ ᱧᱩᱛᱩᱢ ᱞᱟᱹᱭ ᱯᱮ ᱱᱤᱛᱭᱟᱱᱚᱱᱫᱚ ᱦᱮᱢᱵᱽᱨᱚᱢ ᱛᱤᱠᱤᱱ ᱫᱚ ᱤᱝᱞᱤᱥ ᱥᱟᱱᱛᱟᱲ ᱟᱨ ᱵᱮᱝᱜᱚᱞᱤ ᱛᱮ ᱜᱮᱞ ᱢᱚᱬᱮ ᱜᱚᱴᱟᱝ ᱠᱷᱚᱱ ᱡᱟᱹᱥᱛᱤ ᱯᱚᱛᱚᱵ ᱠᱤᱱ ᱚᱞ ᱟᱠᱟᱫᱼᱟ ᱚᱱᱟ ᱠᱚ ᱢᱩᱫᱽ ᱨᱮ ᱥᱟᱱᱛᱟᱲ ᱠᱷᱚᱱ ᱯᱮᱭᱟ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱹᱡᱷᱤ ᱠᱚᱣᱟᱜ ᱠᱟᱹᱢᱤ ᱦᱚᱨᱟ ᱡᱩᱣᱟᱹᱱ ᱠᱚᱣᱟᱜ ᱠᱟᱹᱢᱤ ᱦᱚᱨᱟ ᱟᱨ ᱠᱷᱮᱨᱣᱟᱲ ᱟᱹᱨᱤᱪᱟᱹᱞᱤ ᱨᱮᱭᱟᱜ ᱛᱮᱛᱮᱫ ᱜᱮᱞ ᱢᱤᱫ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱤᱝᱞᱤᱥ ᱛᱮᱠᱤᱱ ᱚᱞ ᱟᱠᱟᱫ ᱯᱚᱛᱚᱵ ᱨᱮᱭᱟᱜ ᱧᱩᱛᱩᱢ ᱡᱟᱦᱟᱸ ᱜᱮ ᱢᱤᱫᱴᱟᱹᱝ ᱞᱟᱹᱭ ᱯᱮ ᱱᱤᱛᱭᱟᱱᱚᱱᱫᱚ ᱦᱮᱢᱵᱨᱚᱢ ᱛᱤᱠᱤᱱ ᱤᱝᱞᱤᱥ ᱛᱮᱠᱤᱱ ᱚᱞ ᱟᱠᱟᱫ ᱯᱚᱛᱚᱵ ᱨᱮᱭᱟᱜ ᱢᱤᱫᱴᱟᱹᱝ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱚᱥᱴᱨᱤᱠ ᱥᱤᱵᱷᱤᱞᱟᱭᱡᱮᱥᱚᱱ ᱚᱯᱷ ᱤᱱᱰᱤᱭᱟ ᱜᱮᱞᱵᱟᱨ ᱱᱚᱢᱵᱚᱨ ᱠᱩᱠᱞᱤ ᱫᱚ ᱦᱩᱭᱩᱜ ᱠᱟᱱᱟ ᱱᱤᱛᱭᱟᱱᱚᱱᱫᱚ ᱦᱮᱢᱵᱨᱚᱢ ᱛᱤᱠᱤᱱ ᱪᱟᱸᱫᱚᱠᱤᱭᱟᱹ ᱵᱮᱣᱨᱟ ᱥᱟᱠᱟᱢ ᱯᱷᱟᱹᱜᱩᱱ ᱜᱷᱟᱨᱚᱸᱡᱽ ᱥᱮᱱ ᱠᱷᱚᱱ ᱛᱤᱥ ᱢᱟᱹᱱ ᱥᱟᱨᱦᱟᱣ ᱠᱤᱱ ᱧᱟᱢ ᱟᱠᱟᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱪᱟᱸᱫᱚᱠᱤᱭᱟᱹ ᱵᱮᱣᱨᱟ ᱥᱟᱠᱟᱢ ᱯᱷᱟᱹᱜᱩᱱ ᱜᱷᱟᱨᱚᱸᱡᱽ ᱥᱮᱱ ᱠᱷᱚᱱ ᱵᱟᱨ ᱦᱟᱡᱟᱨ ᱜᱮᱨᱟᱹᱞ ᱥᱟᱞ ᱨᱮ ᱢᱟᱹᱱ ᱥᱟᱨᱦᱟᱣ ᱠᱤᱱ ᱧᱟᱢ ᱟᱠᱟᱫᱼᱟ ᱜᱮᱞ ᱯᱮ ᱱᱚᱢᱵᱚᱨ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱛᱤᱠᱤᱱ ᱫᱚ ᱛᱤᱥ ᱠᱤᱱ ᱵᱚᱸᱜᱟ ᱫᱤᱥᱚᱢ ᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱤᱥᱚᱢ ᱯᱟᱨᱜᱟᱱᱟ ᱵᱟᱵᱟ ᱱᱤᱛᱭᱟᱱᱚᱱᱫᱚ ᱦᱮᱢᱵᱨᱚᱢ ᱛᱤᱠᱤᱱ ᱫᱚ ᱤᱝᱨᱟᱹᱡᱤ ᱢᱟᱹᱦᱤᱛ ᱜᱮᱞ ᱢᱤᱫ ᱡᱩᱞᱟᱭ ᱵᱟᱨ ᱦᱟᱡᱟᱨ ᱵᱟᱜᱮ ᱯᱮ ᱦᱤᱛ ᱦᱤᱞᱳᱜ ᱱᱚᱣᱟ ᱫᱷᱩᱲᱤ ᱫᱷᱟᱹᱨᱛᱤ ᱠᱷᱚᱱ ᱠᱤᱱ ᱵᱚᱸᱜᱟ ᱫᱤᱥᱚᱢ ᱮᱱᱟ